ᱛᱮᱦᱮᱧ ᱫᱚ ᱜᱩᱲ ᱨᱮᱱᱟᱜ ᱪᱷᱟᱹᱛᱩ ᱰᱩᱸᱵᱩᱜ ᱵᱚᱱ ᱡᱚᱢᱟ ᱱᱚᱣᱟ ᱜᱚᱨᱚᱢ ᱨᱮ ᱪᱷᱟᱹᱛᱩ ᱰᱩᱸᱵᱩᱜ ᱟᱹᱰᱤ ᱢᱚᱡᱽ ᱜᱮ ᱟᱹᱭᱠᱟᱹᱜᱼᱟ ᱢᱟ ᱛᱚᱵᱮ ᱟᱨ ᱢᱤᱫᱴᱟᱝ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱤᱧᱟᱹᱜ ᱤᱭᱩᱴᱤᱭᱩᱵᱽ ᱪᱮᱱᱮᱞ ᱨᱮ ᱜᱩᱲ ᱨᱮᱱᱟᱜ ᱪᱷᱟᱹᱛᱩ ᱰᱩᱸᱵᱩᱜ ᱵᱮᱱᱟᱣ ᱞᱟᱹᱜᱤᱫ ᱱᱚᱰᱮ ᱛᱷᱚᱲᱟ ᱜᱟᱱ ᱠᱷᱟᱹᱡᱟᱹᱲᱤ ᱵᱚᱱ ᱦᱟᱛᱟᱣ ᱟᱠᱟᱫᱟ ᱱᱤᱱᱟᱹᱜ ᱜᱟᱱ ᱵᱟᱹᱴᱤ ᱯᱚᱨᱮ ᱪᱷᱟᱹᱛᱩ ᱵᱚᱱ ᱦᱟᱛᱟᱣ ᱟᱠᱟᱫᱟ ᱢᱤᱫ ᱴᱩᱠᱨᱟᱹ ᱜᱩᱲ ᱵᱚᱱ ᱦᱟᱛᱟᱣ ᱟᱠᱟᱫᱟ ᱛᱷᱚᱲᱟ ᱜᱟᱱ ᱥᱮᱣ ᱵᱚᱱ ᱦᱟᱛᱟᱣ ᱟᱠᱟᱫᱟ ᱛᱷᱚᱲᱟ ᱜᱟᱱ ᱪᱟᱱᱟᱪᱩᱨ ᱵᱚᱱ ᱦᱟᱛᱟᱣ ᱟᱠᱟᱫᱟ ᱪᱷᱟᱹᱛᱩ ᱰᱩᱵᱩᱜ ᱵᱮᱱᱟᱣ ᱞᱟᱹᱜᱤᱫ ᱡᱚᱛᱚ ᱡᱤᱱᱤᱥ ᱵᱚᱱ ᱥᱩᱨ ᱟᱹᱜᱩ ᱟᱠᱟᱫᱟ ᱱᱚᱣᱟ ᱜᱩᱲ ᱰᱩᱸᱵᱩᱜ ᱫᱚ ᱮᱛᱟᱝ ᱮᱛᱟᱝ ᱢᱟᱪᱷᱟ ᱪᱷᱩᱨᱤ ᱛᱮᱵᱚᱱ ᱜᱮᱫ ᱞᱮᱜᱮ᱾ ᱜᱩᱲ ᱫᱚ ᱮᱛᱟᱝ ᱢᱟᱪᱷᱟ ᱜᱮᱫ ᱥᱟᱹᱛ ᱠᱟᱛᱮ ᱱᱚᱣᱟ ᱛᱷᱟᱹᱨᱤ ᱵᱚᱱ ᱦᱟᱛᱟᱣ ᱠᱮᱫᱟ ᱟᱨ ᱱᱚᱣᱟ ᱛᱷᱟᱹᱨᱤ ᱨᱮ ᱱᱚᱣᱟ ᱠᱷᱟᱹᱡᱟᱹᱲᱤ ᱵᱚᱱ ᱫᱚᱦᱚ ᱠᱮᱫᱟ ᱱᱤᱛᱚᱜ ᱫᱚ ᱱᱚᱣᱟ ᱜᱩᱲ ᱵᱚᱱ ᱢᱮᱥᱟᱣᱟᱫᱟ ᱱᱚᱣᱟ ᱪᱷᱟᱹᱛᱩ ᱦᱚᱸᱵᱚᱱ ᱢᱮᱥᱟ ᱟᱫᱟ ᱱᱤᱛᱚᱜ ᱫᱚ ᱦᱟᱞᱠᱟ ᱦᱟᱞᱠᱟ ᱫᱟᱜ ᱵᱚᱱ ᱛᱤᱨᱯᱤᱭᱟᱜᱼᱟ ᱥᱤᱯᱤ ᱢᱮᱥᱟᱞᱟᱵᱚᱱ

ᱱᱚᱣᱟ ᱦᱮᱲᱮᱢ ᱵᱮᱞᱮᱱᱥ ᱫᱚᱦᱚ ᱞᱟᱹᱜᱤᱫ ᱛᱷᱚᱲᱟ ᱜᱟᱱ ᱥᱮᱣ ᱵᱚᱱ ᱮᱢ ᱠᱮᱫᱟ᱾ ᱟᱨ ᱡᱟᱦᱟᱸᱭ ᱠᱚ ᱱᱚᱣᱟ ᱪᱟᱱᱟᱪᱩᱨ ᱦᱚᱸᱵᱚᱱ ᱠᱩᱥᱤᱭᱟᱜ ᱠᱷᱟᱡ ᱫᱚ ᱢᱮᱥᱟ ᱫᱟᱲᱮᱭᱟᱜᱼᱟ ᱵᱚᱱ ᱟᱨ ᱡᱟᱦᱟᱸᱭ ᱵᱟᱵᱚᱱ ᱢᱮᱥᱟᱣᱟᱜᱼᱟ ᱥᱮ ᱵᱟᱝ ᱥᱟᱦᱟᱣ ᱵᱚᱱᱟ ᱩᱱᱠᱩ ᱫᱚ ᱵᱟᱵᱚᱱ ᱢᱮᱥᱟᱣᱟᱜᱼᱟ᱾ ᱱᱚᱣᱟ ᱫᱚ ᱦᱮᱲᱮᱢ ᱵᱮᱞᱮᱱᱥ ᱫᱚᱦᱚ ᱞᱟᱹᱜᱤᱫ ᱱᱚᱣᱟ ᱫᱚ ᱮᱢ ᱦᱩᱭᱩᱜ ᱠᱟᱱᱟ ᱴᱟᱭᱤᱴ ᱴᱟᱭᱤᱴ ᱥᱤᱯᱤ ᱫᱚ ᱦᱩᱭᱮᱱ ᱛᱟᱵᱚᱱᱟ ᱱᱤᱛᱚᱜ ᱫᱚ ᱜᱳᱞ ᱜᱳᱞ ᱞᱟᱹᱰᱩ ᱞᱮᱠᱟ ᱵᱚᱱ ᱰᱩᱸᱵᱩᱜᱟ ᱦᱚᱸᱜᱼᱚ ᱱᱚᱝᱠᱟ ᱜᱳᱞ ᱜᱳᱞ ᱵᱚᱱ ᱰᱩᱸᱵᱩᱜ ᱮᱫᱟ ᱪᱷᱟᱹᱛᱩ ᱡᱚᱢ ᱫᱚ ᱡᱚᱛᱚ ᱥᱤᱡᱤᱱ ᱨᱮᱜᱮ ᱵᱷᱟᱞᱮ ᱵᱩᱡᱷᱟᱹᱜᱼᱟ ᱛᱚᱵᱮ ᱜᱚᱨᱚᱢ ᱨᱮᱫᱚ ᱟᱨᱚ ᱵᱷᱟᱞᱮ ᱜᱮ ᱞᱟᱡ ᱠᱚ ᱵᱟᱝ ᱜᱚᱨᱚᱢᱚᱜᱼᱟ ᱴᱷᱟᱱᱰᱟᱭ ᱫᱚᱦᱚᱭᱟ ᱡᱮᱠᱳᱱᱳ ᱯᱨᱚᱠᱟᱨ ᱛᱮ ᱪᱷᱟᱹᱛᱩ ᱵᱚᱱ ᱡᱚᱢ ᱫᱟᱲᱮᱭᱟᱜᱼᱟ ᱥᱚᱨᱵᱚᱛ ᱠᱟᱛᱮ ᱱᱚᱝᱠᱟ ᱰᱩᱢᱵᱩᱜ ᱡᱚᱢ ᱠᱟᱛᱮ ᱦᱟᱲᱟᱢ ᱵᱩᱲᱦᱤ ᱡᱚᱛᱚ ᱦᱚᱲ ᱜᱮᱵᱚᱱ ᱡᱚᱢ ᱫᱟᱲᱮᱭᱟᱜᱼᱟ ᱡᱟᱦᱟᱸᱭ ᱡᱟᱦᱟᱸ ᱞᱮᱠᱟ ᱠᱟᱛᱮ ᱜᱮᱵᱚᱱ ᱡᱚᱢ ᱫᱟᱲᱮᱭᱟᱜ ᱱᱚᱣᱟ ᱪᱷᱟᱹᱛᱩ ᱨᱮᱱᱟᱜ ᱯᱩᱥᱴᱤ ᱜᱩᱱ ᱢᱟ ᱟᱭᱢᱟ ᱜᱮ ᱢᱮᱱᱟᱜᱼᱟ ᱯᱨᱚᱴᱤᱱ ᱛᱮ ᱵᱷᱚᱨᱯᱩᱨ ᱯᱷᱟᱭᱵᱟᱨ ᱢᱮᱱᱟᱜᱼᱟ ᱞᱟᱡ ᱯᱚᱨᱤᱥᱠᱟᱨᱮ ᱫᱚᱦᱚᱭ ᱛᱟᱵᱚᱱᱟ ᱡᱟᱦᱟᱸᱭ ᱠᱚᱣᱟᱜ ᱰᱟᱴᱟ ᱵᱟᱹᱱᱩᱜᱼᱟ ᱦᱟᱲᱟᱢ ᱵᱩᱲᱦᱤ ᱦᱚᱲ ᱠᱚ ᱱᱚᱣᱟ ᱡᱚᱢ ᱞᱮᱠᱷᱟᱡ ᱢᱤᱫ ᱵᱮᱞᱟ ᱨᱮᱱᱟᱜ ᱨᱮᱸᱜᱮᱡ ᱦᱚᱸ ᱢᱚᱡᱽ ᱜᱮ ᱠᱟᱴᱟᱜ ᱛᱟᱵᱚᱱᱟ᱾ ᱦᱟᱲᱟᱢ ᱵᱩᱲᱦᱤ ᱦᱚᱲ ᱠᱚᱦᱚᱸ ᱡᱩᱫᱤ ᱥᱚᱞᱤᱰ ᱡᱚᱢᱟᱜ ᱵᱟᱠᱚ ᱡᱚᱢ ᱫᱟᱲᱮᱭᱟᱜ ᱠᱟᱱᱟ ᱡᱟᱦᱟᱱᱟᱜ ᱠᱚᱱᱚ ᱯᱨᱚᱵᱞᱮᱢ ᱦᱚᱛᱮᱡ ᱛᱮ ᱱᱚᱣᱟ ᱫᱟᱜ ᱨᱮᱢ ᱞᱮᱣᱦᱟ ᱟᱫᱮᱭᱟ ᱢᱚᱡᱽ ᱜᱮᱭ ᱧᱩ ᱜᱚᱫ ᱠᱮᱫᱟ ᱨᱮᱸᱜᱮᱡ ᱦᱚᱸ ᱠᱟᱴᱟᱣ ᱮᱱ ᱛᱟᱭᱟ᱾ ᱥᱟᱹᱨᱫᱤ ᱥᱤᱛᱩᱝ ᱨᱮ ᱡᱟᱦᱟᱱ ᱯᱮᱲᱟ ᱚᱲᱟᱜ ᱵᱟᱯᱞᱟ ᱚᱲᱟᱜ ᱡᱟᱦᱟᱸ ᱥᱮᱫ ᱜᱮᱢ ᱪᱟᱞᱟᱜᱼᱟ ᱱᱚᱣᱟ ᱪᱷᱟᱹᱛᱩ ᱢᱚᱡᱽ ᱜᱮ ᱜᱷᱮᱴ ᱠᱟᱛᱮ ᱵᱚᱱ ᱤᱫᱤ ᱫᱟᱲᱮᱭᱟᱜᱼᱟ᱾ ᱦᱚᱨ ᱨᱮ ᱨᱮᱸᱜᱮᱡ ᱠᱮᱫ ᱢᱮᱭᱟ ᱫᱟᱜ ᱵᱚᱛᱚᱞᱮᱢ ᱤᱫᱤ ᱠᱟᱫᱟ ᱟᱨ ᱱᱚᱣᱟ ᱡᱟᱦᱟᱱᱟᱜ ᱜᱮᱞᱟᱥ ᱛᱟᱱᱟᱜ ᱠᱤ ᱵᱟᱹᱴᱤ ᱦᱚᱯᱚᱱ ᱛᱟᱱᱟᱜ ᱥᱚᱸᱜᱮ ᱠᱟᱫᱟ ᱜᱷᱮᱣᱞᱟ ᱠᱮᱫᱟᱢ ᱟᱨᱮᱢ ᱧᱩ ᱠᱮᱫᱟ ᱮᱱᱟᱨᱡᱤ ᱦᱚᱸ ᱫᱚᱢᱮ ᱧᱟᱢᱚᱜᱼᱟ ᱟᱵᱚᱣᱟᱜ ᱪᱷᱟᱹᱛᱩ ᱰᱩᱸᱵᱩᱜ ᱫᱚ ᱡᱚᱢ ᱞᱟᱹᱜᱤᱫ ᱨᱮᱰᱤᱭᱮᱱ ᱛᱟᱵᱚᱱᱟ ᱢᱟ ᱛᱚᱵᱮ ᱱᱚᱣᱟ ᱵᱷᱤᱰᱤᱭᱳ ᱡᱩᱫᱤ ᱯᱮ ᱠᱩᱥᱤ ᱟᱠᱟᱣᱫᱟ ᱞᱟᱭᱤᱠ ᱥᱮᱭᱟᱨ ᱠᱚᱢᱮᱱᱴ ᱥᱟᱵᱥᱠᱨᱟᱭᱤᱵ ᱛᱟᱵᱚᱱ ᱯᱮ ᱵᱮᱞ ᱟᱭᱠᱚᱱ ᱯᱨᱮᱥ ᱫᱚ ᱟᱞᱚ ᱯᱮ ᱦᱤᱲᱤᱧᱟ